ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱠᱟᱛᱷᱟᱭ ᱚᱞ ᱟᱠᱟᱫᱟᱭ ᱚᱱᱚᱬᱦᱮ ᱛᱟᱞᱟᱛᱮ ᱞᱟᱹᱭ ᱠᱟᱜ ᱟᱭ ᱡᱮ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱟᱭ ᱟᱢ ᱜᱮᱢ ᱧᱮᱞᱟ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱞᱟᱭ ᱟᱢ ᱜᱮᱢ ᱧᱮᱞᱟ ᱜᱩᱨᱩ ᱜᱚᱢᱠᱮ ᱱᱚᱣᱟ ᱚᱱᱚᱬᱦᱮ ᱛᱟᱞᱟᱛᱮ ᱪᱮᱫ ᱮ ᱢᱮᱱ ᱦᱚᱪᱚᱭᱮᱫᱟᱭ ᱡᱚᱦᱟᱨ ᱜᱮ ᱤᱧᱟᱹᱜ ᱧᱩᱛᱩᱢ ᱫᱤᱯᱩ ᱦᱮᱢᱵᱨᱚᱢ ᱚᱲᱟᱜ ᱯᱟᱸᱪᱨᱟ ᱛᱷᱟᱱᱟ ᱡᱟᱢᱟᱞᱯᱩᱨ ᱯᱳᱥᱴ ᱚᱯᱷᱤᱥ ᱯᱟᱸᱪᱨᱟ ᱛᱷᱟᱱᱟ ᱡᱟᱢᱟᱞᱯᱩᱨ ᱡᱮᱞᱟ ᱯᱩᱨᱵᱚ ᱵᱚᱨᱫᱷᱚᱢᱟᱱ ᱱᱚᱣᱟ ᱜᱩᱨᱩ ᱜᱚᱢᱠᱮ ᱱᱚᱣᱟᱭ ᱚᱞ ᱠᱟᱫᱟᱭ ᱱᱚᱣᱟ ᱫᱚ ᱞᱟᱠᱪᱟᱨ ᱥᱮᱨᱮᱧ ᱨᱮ ᱱᱚᱣᱟ ᱚᱞ ᱦᱮᱱᱟᱜᱼᱟ ᱡᱟᱦᱟᱸ ᱫᱚ ᱜᱩᱨᱩ ᱜᱚᱢᱠᱮᱭᱟᱜ ᱚᱞ ᱯᱚᱛᱚᱵ ᱵᱳᱭ ᱠᱟᱱᱟ ᱟᱫᱚ ᱱᱩᱭ ᱯᱟᱹᱨᱥᱤ ᱥᱤᱧ ᱪᱟᱸᱫᱚ ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱚᱱᱚᱞ ᱛᱟᱞᱟᱛᱮ ᱱᱚᱣᱟ ᱥᱚᱵᱫᱚ ᱛᱟᱞᱟᱛᱮ ᱱᱚᱣᱟ ᱞᱟᱹᱭᱤᱱ ᱠᱚ ᱛᱟᱞᱟᱛᱮ ᱢᱟᱹᱱᱢᱤ ᱠᱚ ᱥᱮᱪᱮᱫ ᱨᱮᱱᱟᱜ ᱠᱟᱛᱷᱟᱭ ᱨᱚᱲ ᱠᱟᱫᱟᱭ ᱱᱚᱰᱮ ᱢᱟᱹᱱᱢᱤ ᱠᱚ ᱥᱮᱪᱮᱫ ᱨᱮᱱᱟᱜ ᱠᱟᱛᱷᱟᱭ ᱨᱚᱲ ᱠᱟᱫᱟᱭ ᱢᱟᱱᱮ ᱪᱮᱫ ᱞᱮᱠᱟ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱟ ᱟᱢ ᱜᱮ ᱧᱮᱞ ᱢᱮ ᱱᱤᱡᱮᱨᱟᱜ ᱚᱲᱟᱜ ᱱᱤᱡᱮᱨᱟᱜ ᱫᱩᱣᱟᱹᱨ ᱡᱩᱫᱤ ᱨᱟᱹᱯᱩᱫᱚᱜ ᱛᱟᱵᱚᱱ ᱢᱟ ᱛᱟᱦᱚᱞᱮ ᱟᱵᱚ ᱱᱤᱡᱮ ᱜᱮ ᱧᱮᱞ ᱞᱟᱜᱟᱣ ᱵᱚᱱᱟ ᱟᱵᱚᱣᱟᱜ ᱚᱲᱟᱜ ᱟᱵᱚᱣᱟᱜ ᱫᱩᱣᱟᱹᱨ ᱧᱮᱞ ᱞᱟᱹᱜᱤᱫ ᱫᱚ ᱮᱴᱟᱜ ᱪᱷᱟᱹᱛᱤᱠ ᱡᱟᱹᱛᱤ ᱫᱚ ᱵᱟᱭ ᱦᱤᱡᱩᱜᱼᱟᱭ ᱟᱵᱚ ᱜᱮ ᱧᱮᱞ ᱞᱟᱜᱟᱣ ᱦᱩᱭᱩᱜ ᱛᱟᱵᱚᱱᱟ ᱥᱮ ᱞᱮᱠᱟ ᱫᱷᱚᱨᱚᱢ ᱤᱫᱤ ᱠᱟᱛᱮ ᱚᱱᱠᱟ ᱜᱮ ᱞᱟᱹᱭ ᱠᱟᱫᱟᱭ ᱡᱮ ᱟᱵᱚᱣᱟᱜ ᱡᱟᱹᱛᱤ ᱫᱷᱚᱨᱚᱢ ᱢᱟᱞᱚᱴᱚᱜ ᱠᱟᱱᱟ ᱟᱵᱚ ᱜᱮ ᱧᱮᱞ ᱞᱟᱜᱟᱣ ᱦᱩᱭᱩᱜ ᱛᱟᱵᱚᱱᱟ ᱟᱵᱚ ᱜᱮ ᱡᱩᱢᱤᱫ ᱠᱟᱛᱮ ᱟᱵᱚ ᱫᱷᱚᱨᱚᱢ ᱱᱚᱣᱟ ᱯᱟᱸᱡᱟ ᱞᱟᱜᱟᱣ ᱵᱚᱱᱟ ᱫᱷᱚᱨᱚᱢ ᱨᱮᱱᱟᱜ ᱠᱟᱹᱢᱤ ᱦᱚᱨᱟ ᱨᱮ ᱟᱵᱚ ᱵᱚᱫᱷᱟ ᱞᱟᱜᱟᱣ ᱵᱚᱱᱟ ᱪᱮᱫᱟᱜ ᱥᱮ ᱟᱵᱚ ᱵᱚᱱ ᱧᱮᱞᱮᱫ ᱜᱮᱭᱟ ᱯᱟᱹᱦᱤᱞ ᱠᱷᱚᱱ ᱡᱟᱦᱟᱸ ᱵᱚᱱ ᱠᱟᱹᱢᱤ ᱟᱹᱜᱩᱭᱮᱫᱟ ᱫᱷᱚᱨᱚᱢ ᱠᱚᱨᱚᱢ ᱨᱮᱱᱟᱜ ᱫᱤᱱ ᱫᱤᱱ ᱛᱮ ᱵᱟᱹᱭ ᱵᱟᱹᱭ ᱛᱮ ᱢᱟᱞᱚᱴ ᱞᱮᱠᱟ ᱢᱟᱞᱚᱴ ᱪᱟᱵᱟ ᱤᱫᱤ ᱪᱟᱞᱟᱜ ᱠᱟᱱᱟ ᱱᱮᱛᱟᱨ ᱦᱚᱭᱛᱳ ᱵᱚᱱ ᱠᱟᱹᱢᱤᱭ ᱫᱟᱠᱚ ᱫᱷᱚᱨᱚᱢ ᱨᱮᱱᱟᱜ ᱠᱤᱱᱛᱩ ᱫᱷᱚᱨᱚᱢ ᱨᱮᱱᱟᱜ ᱢᱩᱞ ᱠᱟᱹᱢᱤ ᱩᱫᱽᱫᱮᱥᱥᱚ ᱫᱚ ᱵᱟᱠᱚ ᱯᱩᱨᱟᱹᱣ ᱫᱟ ᱱᱮᱛᱟᱨ ᱵᱚᱱ ᱧᱮᱞᱮᱫ ᱫᱟ ᱠᱟᱹᱢᱤᱭᱮᱫ ᱜᱮᱭᱟ ᱠᱚ ᱢᱮᱱᱠᱷᱟᱱ ᱟᱹᱛᱷᱟᱹᱲᱤ ᱠᱚ ᱫᱷᱚᱨᱚᱢ ᱧᱩᱛᱩᱢ ᱛᱮ ᱟᱹᱛᱷᱟᱹᱲᱤ ᱵᱟᱠᱷᱮᱲ ᱠᱚ ᱟᱹᱛᱷᱟᱹᱲᱤ ᱠᱟᱹᱢᱤ ᱦᱚᱨᱟ ᱧᱩ ᱵᱩᱞ ᱢᱚᱛᱮᱞ ᱛᱳᱦᱮᱞ ᱠᱟᱛᱮᱫ ᱦᱮᱱᱟᱜ ᱠᱚᱣᱟ ᱱᱚᱣᱟ ᱠᱚ ᱫᱷᱚᱨᱚᱢ ᱟᱵᱚ ᱵᱮᱫᱷᱚᱨᱚᱢ ᱥᱮᱫ ᱵᱚᱱ ᱞᱟᱦᱟᱭᱮᱫᱟ ᱛᱟᱦᱚᱞᱮ ᱜᱩᱨᱩ ᱜᱚᱢᱠᱮᱭᱟᱜ ᱩᱫᱽᱫᱮᱥᱥᱚ ᱟᱨ ᱠᱟᱹᱢᱤ ᱦᱚᱨᱟ ᱫᱚ ᱵᱟᱵᱚᱱ ᱯᱩᱨᱚᱱ ᱮᱫᱟ ᱟᱵᱚ ᱜᱮ ᱜᱩᱨᱩ ᱜᱚᱢᱠᱮᱭᱟᱜ ᱩᱭᱦᱟᱹᱨ ᱪᱤᱱᱛᱟᱹ ᱵᱷᱟᱵᱽᱱᱟ ᱮᱠᱷᱚᱱᱳ ᱵᱟᱝ ᱥᱟᱠᱥᱮᱥ ᱠᱟᱱᱟ ᱟᱨ ᱱᱚᱜᱼᱚᱭ ᱡᱮ ᱟᱵᱚᱣᱟᱜ ᱚᱲᱟᱜ ᱟᱵᱚᱣᱟᱜ ᱫᱩᱣᱟᱹᱨ ᱡᱮᱞᱮᱠᱟ ᱵᱚᱱ ᱡᱚᱛᱚᱱ ᱮᱫᱟ ᱟᱵᱚᱣᱟᱜ ᱢᱟᱹᱱᱢᱤ ᱜᱷᱟᱨᱚᱸᱡᱽ ᱟᱵᱚᱣᱟᱜ ᱥᱚᱢᱟᱡᱽ ᱜᱷᱟᱨᱚᱸᱡᱽ ᱦᱚᱸ ᱟᱵᱚ ᱚᱱᱠᱟ ᱵᱚᱱ ᱡᱚᱛᱚᱱ ᱡᱚᱜᱟᱣ ᱢᱟ ᱛᱚᱵᱮᱱᱟ ᱨᱮ ᱥᱚᱢᱟᱡᱽ ᱞᱟᱦᱟᱜᱼᱟ ᱛᱚᱵᱮᱱᱟ ᱡᱟᱹᱛᱤ ᱫᱷᱚᱨᱚᱢ ᱵᱟᱧᱪᱟᱜᱼᱟ ᱡᱮᱞᱮᱠᱟ ᱦᱟᱯᱮᱱ ᱫᱤᱱ ᱨᱮ ᱦᱚᱭ ᱵᱟᱹᱨᱰᱩ ᱫᱟᱨᱟᱭ ᱠᱟᱱ ᱱᱮᱛᱟᱨᱟᱜ ᱤᱫᱟᱱᱤᱝ ᱡᱩᱜᱽ ᱨᱮ ᱧᱮᱞᱮᱫ ᱜᱮᱭᱟ ᱵᱚᱱ ᱚᱞᱚᱜ ᱯᱟᱲᱦᱟᱜ ᱠᱷᱚᱱ ᱟᱨᱟᱢᱵᱚ ᱠᱟᱛᱮᱫ ᱫᱷᱚᱨᱚᱢ ᱠᱚᱨᱚᱢ ᱠᱷᱚᱱ ᱟᱨᱟᱢᱵᱚ ᱠᱟᱛᱮᱫ ᱡᱮᱞᱮᱠᱟ ᱰᱮᱯᱩᱴᱮᱥᱮᱱ ᱢᱤᱴᱤᱞ ᱢᱤᱪᱷᱤᱞ ᱪᱟᱞᱟᱜ ᱠᱟᱱᱟ ᱪᱟᱞᱟᱜ ᱠᱟᱱ ᱨᱮᱦᱚᱸ ᱮᱠᱷᱚᱱᱳ ᱵᱟᱵᱚᱱ ᱴᱷᱮᱥᱟᱣ ᱫᱟᱲᱮᱭᱟᱜ ᱠᱟᱱᱟ ᱵᱟᱵᱚᱱ ᱧᱟᱢ ᱫᱟᱲᱮᱭᱟᱜ ᱠᱟᱱᱟ ᱟᱵᱚ ᱡᱩᱫᱤ ᱢᱤᱫ ᱛᱮᱵᱚᱱ ᱞᱟᱹᱲᱦᱟᱹᱭ ᱢᱟ ᱢᱤᱫ ᱛᱮᱵᱚᱱ ᱰᱮᱯᱩᱴᱮᱥᱚᱱ ᱢᱤᱴᱤᱞ ᱢᱤᱪᱷᱤᱞ ᱥᱟᱸᱜᱮ ᱦᱚᱲ ᱵᱚᱱ ᱡᱚᱢᱟᱭᱮᱛᱚᱜ ᱢᱟ ᱛᱟᱦᱚᱞᱮ ᱟᱵᱚ ᱟᱹᱰᱤ ᱞᱚᱜᱚᱱ ᱠᱤ ᱞᱚᱜᱚᱱ ᱱᱤᱨᱫᱤᱥᱴᱚ ᱡᱚᱛᱷᱟᱛ ᱡᱟᱭᱜᱟ ᱨᱮᱵᱚᱱ ᱯᱳᱣᱪᱷᱟᱣ ᱫᱟᱲᱮᱭᱟᱜᱼᱟ ᱟᱨ ᱱᱚᱣᱟ ᱡᱮ ᱫᱷᱚᱨᱚᱢ ᱨᱮᱱᱟᱜ ᱠᱟᱹᱢᱤ ᱦᱚᱨᱟ ᱠᱚ ᱱᱚᱣᱟ ᱠᱚᱫᱚ ᱟᱵᱚ ᱯᱟᱹᱦᱤᱞ ᱠᱷᱚᱱ ᱜᱮ ᱦᱮᱱᱟᱜ ᱛᱟᱵᱚᱱᱟ ᱟᱵᱚ ᱥᱚᱢᱟᱡᱽ ᱨᱮ ᱫᱷᱚᱨᱚᱢ ᱫᱚ ᱟᱵᱚ ᱦᱚᱴᱟᱛ ᱵᱚᱞᱛᱮ ᱫᱚ ᱵᱟᱵᱚᱱ ᱛᱮᱭᱟᱨ ᱫᱟᱲᱮᱭᱟᱜᱼᱟ ᱫᱷᱚᱨᱚᱢ ᱫᱚ ᱯᱟᱹᱦᱤᱞ ᱠᱷᱚᱱ ᱜᱮᱠᱚ ᱛᱮᱭᱟᱨ ᱦᱚᱴᱚ ᱟᱠᱟᱫᱟ ᱯᱟᱹᱦᱤᱞ ᱠᱷᱚᱱ ᱜᱮ ᱫᱷᱚᱨᱚᱢ ᱨᱮᱱᱟᱜ ᱠᱟᱹᱢᱤ ᱦᱚᱨᱟ ᱫᱚ ᱪᱟᱞᱟᱜ ᱠᱟᱱᱟ ᱢᱮᱱᱠᱷᱟᱱ ᱟᱵᱚ ᱱᱤᱛᱟᱜ ᱤᱫᱟᱱᱤᱝ ᱵᱷᱟᱵᱽ ᱛᱮ ᱡᱮ ᱵᱷᱟᱵᱮ ᱦᱚᱲ ᱵᱚᱱ ᱠᱚᱱᱵᱷᱟᱨᱴ ᱮᱫ ᱠᱚᱣᱟ ᱡᱮ ᱟᱵᱚ ᱫᱚ ᱱᱚᱣᱟ ᱫᱷᱚᱨᱚᱢ ᱨᱮᱱ ᱩᱱᱠᱩ ᱫᱚ ᱦᱟᱱᱟ ᱫᱷᱚᱨᱚᱢ ᱨᱮᱱ ᱦᱮᱸ ᱫᱷᱚᱨᱚᱢ ᱵᱚᱱ ᱦᱟᱹᱴᱤᱧ ᱮᱫᱟ ᱫᱷᱚᱨᱚᱢ ᱨᱮᱱᱟᱜ ᱠᱟᱹᱢᱤ ᱦᱚᱨᱟ ᱫᱚ ᱯᱟᱹᱦᱤᱞ ᱠᱷᱚᱱ ᱜᱮ ᱦᱮᱱᱟᱜᱼᱟ ᱫᱷᱚᱨᱚᱢ ᱫᱚ ᱯᱟᱹᱦᱤᱞ ᱠᱷᱚᱱ ᱜᱮᱵᱚᱱ ᱪᱤᱱᱦᱟᱹᱣ ᱟᱹᱜᱩ ᱟᱠᱟᱫᱟ ᱢᱮᱱᱠᱷᱟᱱ ᱧᱩᱛᱩᱢ ᱞᱤᱭᱮ ᱵᱚᱱ ᱨᱮᱯᱮᱫ ᱠᱟᱱᱟ ᱱᱮᱛᱟᱨ ᱚᱠᱚᱭ ᱠᱚ ᱞᱟᱹᱭ ᱫᱟ ᱱᱚᱣᱟ ᱫᱚ ᱥᱟᱹᱨᱤ ᱫᱷᱚᱨᱚᱢ ᱨᱮᱱᱟᱜ ᱵᱚᱸᱜᱟ ᱵᱩᱨᱩ ᱠᱟᱱᱟ ᱢᱟᱨᱟᱝ ᱵᱩᱨᱩ ᱡᱟᱦᱮᱨ ᱟᱭᱳ ᱩᱱᱠᱩ ᱫᱚ ᱥᱟᱹᱨᱤ ᱫᱷᱚᱨᱚᱢ ᱨᱮᱠᱚ ᱧᱩᱨᱩᱜᱼᱟ ᱟᱨ ᱥᱟᱨᱱᱟ ᱫᱷᱚᱨᱚᱢ ᱦᱚᱸ ᱞᱟᱹᱭ ᱫᱟᱭ ᱡᱮ ᱵᱟᱝ ᱡᱮ ᱟᱞᱮ ᱫᱚ ᱢᱟᱨᱟᱝ ᱵᱩᱨᱩ ᱜᱮᱞᱮ ᱯᱟᱹᱛᱭᱟᱹᱣ ᱜᱮᱭᱟ ᱡᱟᱦᱮᱨ ᱟᱭᱳ ᱜᱮ ᱢᱚᱬᱮ ᱠᱚ ᱛᱩᱨᱩᱭ ᱜᱮ ᱛᱟᱦᱚᱞᱮ ᱯᱷᱮᱰᱟᱛ ᱫᱚ ᱚᱠᱟᱨᱮ ᱦᱩᱭᱱᱟ ᱩᱱᱤ ᱦᱚᱸ ᱢᱟᱨᱟᱝ ᱵᱩᱨᱩᱭ ᱪᱚᱰᱚᱨᱮ ᱠᱟᱱᱟ ᱱᱩᱭ ᱦᱚᱸ ᱢᱟᱨᱟᱝ ᱵᱩᱨᱩ ᱫᱷᱚᱨᱚᱢ ᱯᱩᱛᱷᱤ ᱢᱟᱱᱟᱣ ᱜᱮᱭᱟ ᱱᱩᱭ ᱮ ᱞᱟᱹᱭᱫᱟ ᱱᱩᱭ ᱫᱚ ᱫᱷᱚᱨᱚᱢ ᱯᱩᱛᱷᱤ ᱢᱟᱱᱟᱣ ᱜᱮᱭᱟ ᱫᱷᱚᱨᱚᱢ ᱯᱩᱛᱷᱤ ᱟᱵᱟᱨ ᱮᱴᱟᱜᱚᱜ ᱠᱟᱱᱟ ᱚᱸᱰᱮ ᱠᱷᱚᱱ ᱜᱮ ᱵᱚᱸᱜᱟ ᱵᱳᱨᱳ ᱫᱚᱠᱚ ᱢᱤᱫᱚᱜ ᱠᱟᱱᱟ ᱟᱵᱟᱨ ᱫᱷᱚᱨᱚᱢ ᱯᱩᱛᱷᱤ ᱚᱸᱰᱮ ᱠᱷᱚᱱ ᱟᱞᱟᱫᱟᱜ ᱠᱟᱱᱟ ᱪᱤᱠᱟᱹᱛᱮ ᱟᱞᱟᱫᱟᱜᱼᱟ ᱱᱩᱭ ᱞᱟᱹᱭᱫᱟᱭ ᱥᱟᱹᱨᱤ ᱫᱷᱚᱨᱚᱢ ᱵᱟᱞᱟ ᱞᱟᱹᱭᱫᱟᱭ ᱤᱧ ᱫᱚ ᱡᱚᱢ ᱥᱤᱢ ᱵᱤᱱᱛᱤ ᱢᱟᱱᱟᱣᱟ ᱠᱷᱮᱨᱣᱟᱞ ᱤᱭᱟᱹ ᱥᱟᱨᱱᱟ ᱫᱷᱚᱨᱚᱢ ᱵᱟᱞᱟ ᱞᱟᱹᱭᱫᱟ ᱤᱧ ᱫᱚ ᱦᱤᱛᱚᱞ ᱜᱩᱨᱩ ᱜᱚᱢᱠᱮ ᱡᱟᱦᱟᱸᱭ ᱚᱞ ᱪᱤᱱᱦᱟᱹ ᱦᱚᱴᱚ ᱠᱟᱫᱟ ᱯᱟᱹᱦᱤᱞ ᱫᱷᱚᱨᱚᱢ ᱤᱭᱟᱹ ᱚᱸᱰᱮ ᱚᱞ ᱦᱚᱴᱚ ᱠᱟᱫᱟᱭ ᱦᱤᱛᱚᱞ ᱨᱮ ᱡᱮ ᱱᱚᱝᱠᱟ ᱫᱤᱱ ᱫᱚ ᱟᱞᱮ ᱱᱚᱝᱠᱟ ᱞᱮ ᱢᱟᱱᱟᱣᱟ ᱢᱮᱱᱛᱮ ᱟᱨ ᱥᱟᱹᱨᱤ ᱫᱷᱚᱨᱚᱢ ᱵᱟᱞᱟ ᱠᱚ ᱞᱟᱹᱭᱫᱟ ᱵᱟᱝ ᱟᱞᱮ ᱫᱚ ᱡᱚᱢᱥᱤᱱ ᱵᱤᱱᱛᱤ ᱱᱚᱝᱠᱟᱭ ᱚᱞ ᱠᱟᱫᱟ ᱱᱚᱝᱠᱟ ᱞᱮ ᱱᱚᱣᱟ ᱞᱮ ᱢᱟᱱᱟᱣᱟ ᱚᱛᱷᱚᱪᱚ ᱢᱤᱫ ᱜᱮ ᱯᱷᱮᱰᱟᱛ ᱫᱚ ᱪᱮᱫ ᱦᱚᱸ ᱵᱟᱹᱱᱩᱜᱼᱟ ᱱᱩᱭ ᱡᱟᱦᱟᱸ ᱞᱟᱹᱭᱫᱟᱭ ᱥᱟᱨᱟ ᱥᱟᱨᱱᱟ ᱫᱷᱚᱨᱚᱢ ᱵᱟᱞᱟ ᱡᱟᱦᱟᱸ ᱠᱚ ᱞᱟᱹᱭᱫᱟ ᱚᱱᱮ ᱦᱚᱸ ᱜᱮ ᱵᱚᱸᱜᱟ ᱵᱩᱨᱩ ᱜᱮ ᱡᱟᱦᱮᱨ ᱟᱭᱳ ᱜᱮ ᱢᱟᱨᱟᱝ ᱵᱩᱨᱩ ᱜᱮ ᱩᱠᱩᱨ ᱥᱟᱨᱱᱟ ᱵᱟᱞᱟ ᱫᱚ ᱵᱟᱭ ᱞᱟᱹᱭᱮᱫ ᱫᱚ ᱡᱮ ᱤᱧ ᱫᱚ ᱢᱟᱨᱟᱝ ᱵᱩᱨᱩ ᱵᱟᱝ ᱠᱟᱱ ᱵᱟᱝ ᱪᱟᱹᱭᱛᱤᱧ ᱤᱧ ᱫᱚ ᱡᱟᱦᱮᱨ ᱟᱭᱳ ᱵᱟᱝ ᱪᱚᱭ ᱛᱤᱧ ᱤᱧ ᱫᱚ ᱢᱚᱬᱮ ᱠᱚ ᱛᱩᱨᱩᱭ ᱠᱚᱣᱟ ᱩᱱᱤ ᱦᱚᱸ ᱞᱟᱹᱭᱫᱟ ᱚᱱᱮ ᱜᱮ ᱟᱨ ᱥᱟᱹᱨᱤ ᱫᱷᱚᱨᱚᱢ ᱵᱟᱞᱟ ᱦᱚᱸ ᱞᱟᱹᱭᱫᱟ ᱤᱧ ᱦᱚᱸ ᱢᱤᱫ ᱜᱮ ᱛᱟᱦᱚᱞᱮ ᱛᱟᱨ ᱢᱚᱫᱽᱫᱷᱮ ᱜᱮ ᱟᱵᱚ ᱵᱚᱱ ᱱᱤᱡᱮ ᱱᱤᱡᱮ ᱜᱮᱵᱚᱱ ᱦᱟᱹᱴᱤᱧ ᱦᱟᱯᱟᱴᱤᱧᱚᱜ ᱠᱟᱱᱟ ᱦᱚᱸᱜᱼᱚ ᱱᱚᱝᱠᱟ ᱯᱚᱨᱤᱥᱛᱷᱤᱛᱤ ᱪᱟᱞᱟᱜ ᱠᱟᱱᱟ ᱛᱚ ᱜᱩᱨᱩ ᱜᱚᱢᱠᱮᱭᱟᱜ ᱩᱭᱦᱟᱹᱨ ᱟᱨ ᱪᱤᱱᱛᱟᱹ ᱵᱷᱟᱵᱽᱱᱟ ᱫᱚ ᱟᱹᱰᱤ ᱢᱚᱡᱽ ᱟᱹᱰᱤ ᱡᱚᱛᱷᱟᱛ ᱟᱨ ᱜᱩᱨᱩ ᱜᱚᱢᱠᱮᱭᱟᱜ ᱵᱳᱭ ᱡᱩᱫᱤ ᱵᱚᱱ ᱯᱟᱲᱦᱟᱣ ᱠᱷᱟᱱ ᱠᱷᱟᱱ ᱟᱹᱰᱤ ᱦᱚᱲ ᱜᱮᱵᱚᱱ ᱪᱮ- ᱧᱮᱞ ᱠᱟᱜ ᱜᱮᱭᱟ ᱟᱹᱰᱤ ᱱᱟᱯᱟᱭ ᱱᱟᱯᱟᱭ ᱵᱳᱭ ᱚᱞ ᱠᱟᱫᱟᱭ ᱟᱹᱰᱤ ᱡᱩᱠᱛᱤᱭᱟᱱᱟᱜ ᱦᱮᱸ ᱟᱹᱰᱤ ᱵᱩᱡᱽ ᱟᱱᱟᱜ ᱟᱨ ᱵᱚᱱ ᱧᱮᱞᱮᱫ ᱜᱮᱭᱟ ᱞᱟᱠᱪᱟᱨ ᱥᱮᱨᱮᱧ ᱢᱤᱫ ᱟᱹᱰᱤ ᱱᱤᱴᱷᱩᱨ ᱨᱟᱦᱟ ᱛᱮ ᱟᱹᱰᱤ ᱱᱟᱯᱟᱭ ᱢᱚᱡᱽ ᱛᱮ ᱞᱟᱠᱪᱟᱨ ᱥᱮᱨᱮᱧ ᱠᱚᱭ ᱚᱞ ᱠᱟᱜ ᱟᱭ ᱦᱮᱸ ᱟᱨ ᱜᱩᱨᱩ ᱜᱚᱢᱠᱮ ᱮᱠᱞᱟ ᱫᱚ ᱟᱨᱚ ᱮᱴᱟᱜ ᱪᱷᱚᱫᱽᱫᱚ ᱩᱯᱟᱫᱷᱤ ᱠᱚ ᱮᱢ ᱠᱟᱣᱫᱮᱭᱟ ᱱᱚᱛᱮ ᱜᱩᱨᱩ ᱜᱚᱢᱠᱮ ᱯᱟᱹᱨᱥᱤ ᱥᱤᱧ ᱪᱟᱸᱫᱚ ᱟᱵᱟᱨ ᱱᱚᱛᱮ ᱯᱚᱱᱰᱤᱛ ᱩᱯᱟᱫᱷᱤ ᱦᱮᱸ ᱟᱵᱟᱨ ᱚᱞ ᱜᱩᱨᱩ ᱦᱚᱸ ᱦᱩᱸ ᱱᱩᱭᱟᱜ ᱠᱟᱹᱢᱤ ᱢᱟᱱᱮ ᱛᱩᱞᱚᱱᱟ ᱵᱟᱝ ᱜᱟᱱᱚᱜᱼᱟ ᱡᱟᱦᱟᱸ ᱛᱤᱱᱟᱹᱜ ᱵᱚᱱ ᱞᱟᱹᱭ ᱨᱮᱦᱚᱸ ᱠᱚᱢᱚᱜᱼᱟ ᱜᱩᱨᱩ ᱜᱚᱢᱠᱮ ᱫᱚ ᱱᱚᱝᱠᱟ ᱟᱵᱚ ᱛᱟᱞᱟᱨᱮ ᱟᱵᱚ ᱢᱟᱹᱱᱢᱤ ᱡᱟᱹᱛᱤ ᱪᱮᱸᱜᱷᱟᱣ ᱠᱷᱟᱹᱛᱤᱨ ᱛᱮ ᱫᱤᱥᱚᱢ ᱫᱤᱥᱚᱢ ᱫᱟᱬᱟ ᱟᱠᱟᱫᱟᱭ ᱫᱤᱥᱚᱢ ᱫᱤᱥᱚᱢ ᱯᱚᱛᱚᱵ ᱠᱚ ᱵᱳᱭ ᱠᱚ ᱚᱞ ᱪᱷᱟᱯᱟ ᱟᱠᱟᱫᱟᱭ ᱡᱟᱛᱮ ᱠᱚᱨᱮ ᱟᱵᱚ ᱵᱚᱱ ᱪᱮᱸᱜᱷᱟᱜ ᱢᱟ ᱮᱵᱷᱚᱱᱚᱜ ᱟᱵᱚᱱ ᱟᱵᱚᱣᱟᱜ ᱥᱚᱢᱟᱡᱽ ᱚᱠᱟᱨᱮ ᱦᱮᱱᱟᱜᱼᱟ ᱟᱨ ᱚᱠᱟ ᱥᱮᱫ ᱵᱚᱱ ᱞᱟᱦᱟ ᱫᱟᱲᱮᱭᱟᱜᱼᱟ ᱚᱞ ᱪᱤᱠᱤ ᱛᱮᱦᱚᱸ ᱥᱚᱨᱠᱟᱨᱤ ᱵᱷᱟᱵᱽ ᱛᱮ ᱚᱞᱚᱜ ᱯᱟᱲᱦᱟᱜ ᱪᱟᱹᱠᱨᱤ ᱡᱷᱚᱛᱚ ᱠᱤᱪᱷᱩ ᱧᱟᱢᱚᱜᱼᱟ ᱡᱚᱛᱚ ᱠᱤᱪᱷᱩ ᱢᱮᱱᱠᱷᱟᱱ ᱪᱤᱱᱛᱟᱹ ᱵᱷᱟᱵᱽᱱᱟ ᱫᱚᱦᱚᱭ ᱦᱩᱭᱩᱜᱼᱟ ᱟᱨ ᱚᱱᱟ ᱨᱤᱱᱤᱡ ᱡᱳᱜᱽᱜᱚ ᱦᱩᱭᱩᱜ ᱦᱩᱭᱩᱜᱼᱟ ᱤᱧ ᱡᱮ ᱢᱤᱫᱴᱤᱡ ᱢᱟᱪᱮᱫᱚᱜ ᱤᱧ ᱢᱟᱪᱮᱫ ᱨᱮᱱᱟᱜ ᱦᱚᱸ ᱡᱳᱜᱽᱜᱚ ᱛᱟᱦᱮᱱ ᱦᱩᱭᱩᱜ ᱛᱤᱧᱟᱹ ᱤᱧᱟᱹᱜ ᱠᱚᱢ ᱥᱮ ᱠᱚᱢ ᱛᱚᱵᱮ ᱱᱟ ᱪᱮᱫ ᱤᱧ ᱢᱟᱪᱮᱫᱚᱜᱼᱟ ᱤᱧᱟᱹᱜ ᱚᱞᱚᱜ ᱯᱟᱲᱦᱟᱜ ᱵᱟᱹᱱᱩᱜ ᱛᱤᱧᱟᱹ ᱵᱤᱭᱮᱰ ᱵᱟᱹᱱᱩᱜ ᱛᱤᱧᱟᱹ ᱜᱨᱮᱡᱩᱭᱮᱥᱮᱱ ᱯᱟᱥ ᱵᱟᱹᱱᱩᱜ ᱛᱤᱧᱟᱹ ᱢᱟᱪᱮᱫ ᱦᱩᱭ ᱜᱚᱫᱚᱜ ᱤᱧ ᱩᱱᱟᱹᱜ ᱥᱩᱵᱤᱫᱷᱟ ᱫᱚ ᱵᱟᱝ ᱠᱟᱱᱟ ᱵᱚᱭᱦᱟ ᱟᱵᱚ ᱡᱩᱫᱤ ᱡᱳᱜᱽᱜᱚ ᱡᱩᱫᱤ ᱵᱚᱱ ᱦᱩᱭᱩᱜ ᱠᱷᱟᱱ ᱱᱤᱥᱪᱳᱭ ᱪᱟᱹᱠᱨᱤ ᱵᱚᱱ ᱧᱟᱢᱟ ᱥᱟᱱᱛᱟᱲᱤ ᱛᱮ ᱱᱤᱛᱚᱜ ᱯᱨᱚᱯᱷᱮᱥᱚᱨᱚᱜ ᱠᱟᱱᱟ ᱠᱚ ᱰᱟᱠᱛᱟᱨᱚᱜ ᱠᱟᱱᱟ ᱠᱚ ᱤᱧᱡᱤᱱᱤᱭᱟᱨ ᱦᱩᱭᱩᱜ ᱠᱟᱱᱟ ᱠᱚ ᱡᱚᱛᱚᱣᱟᱜ ᱦᱩᱭᱩᱜᱼᱟ ᱡᱚᱛᱚᱣᱟᱜ ᱦᱩᱭᱩᱜᱼᱟ ᱞᱟᱛᱟᱨ ᱠᱷᱚᱱ ᱪᱮᱛᱟᱱ ᱫᱷᱟᱯ ᱫᱷᱟᱹᱨᱤᱡ ᱡᱚᱛᱚ ᱦᱩᱭᱩᱜᱼᱟ ᱱᱮᱛᱟᱨ ᱵᱚᱱ ᱧᱮᱞᱮᱫ ᱜᱮᱭᱟ ᱯᱤ ᱮᱭᱤᱪ ᱰᱤ ᱫᱟᱠᱚ ᱥᱟᱱᱛᱟᱲ ᱛᱮ ᱱᱮᱴ ᱫᱟᱠᱚ ᱥᱮᱴ ᱫᱟᱠᱚ ᱡᱚᱛᱚ ᱠᱤᱪᱷᱩ ᱦᱩᱭᱩᱜ ᱠᱟᱱᱟ ᱟᱵᱟᱨ ᱴᱨᱟᱱᱥᱞᱮᱴᱟᱨ ᱠᱚ ᱦᱟᱛᱟᱣᱮᱫ ᱠᱚᱣᱟ ᱤᱫᱟᱱᱤᱝ ᱦᱮᱸ ᱟᱨ ᱱᱚᱣᱟ ᱪᱤᱠᱤ ᱦᱩᱭᱩᱜ ᱠᱟᱱ ᱛᱟᱵᱚᱱᱟ ᱟᱵᱚᱣᱟᱜ ᱤᱱᱴᱟᱨᱱᱮᱥᱱᱟᱞ ᱪᱤᱠᱤ ᱯᱨᱚᱢᱟᱱ ᱦᱚᱸ ᱟᱞᱮ ᱴᱷᱮᱡ ᱦᱮᱱᱟᱜᱼᱟ ᱱᱚᱣᱟ ᱪᱤᱠᱤ ᱫᱚ ᱦᱩᱭᱩᱜ ᱠᱟᱱᱟ ᱤᱱᱴᱟᱨᱱᱮᱥᱱᱟᱞ ᱥᱤᱠᱠᱷᱤᱛᱤ ᱱᱚᱣᱟ ᱛᱮᱭᱤᱥᱴᱤ ᱫᱤᱥᱚᱢ ᱛᱮᱭᱤᱥ ᱴᱤ ᱫᱤᱥᱚᱢ ᱱᱚᱣᱟ ᱨᱟᱥᱴᱨᱚ ᱯᱩᱧᱡᱚ ᱨᱮ ᱱᱚᱣᱟ ᱤᱭᱟᱹ ᱠᱚ ᱫᱚᱦᱚ ᱞᱟᱜᱼᱟ ᱜᱷᱚᱥᱚᱱᱟ ᱠᱚ ᱫᱚᱦᱚ ᱞᱟᱜᱼᱟ ᱱᱚᱣᱟ ᱟᱹᱫᱤᱵᱟᱹᱥᱤ ᱵᱷᱟᱥᱟ ᱵᱚᱨᱥᱚ ᱞᱮᱠᱟᱛᱮ ᱦᱚᱸ ᱢᱟᱱᱚᱛ ᱠᱚ ᱧᱟᱢ ᱠᱟᱫᱟ ᱟᱵᱚᱣᱟᱜ ᱱᱚᱣᱟ ᱵᱷᱟᱥᱟ ᱫᱚ ᱥᱟᱱᱛᱟᱲᱤ ᱵᱷᱟᱥᱟ ᱫᱚ ᱟᱵᱚ ᱟᱹᱰᱤ ᱜᱚᱨᱚᱵᱟᱱᱟᱜ ᱵᱷᱟᱥᱟ ᱠᱟᱱ ᱛᱟᱵᱚᱱᱟ ᱟᱨ ᱱᱚᱣᱟ ᱥᱟᱱᱛᱟᱲᱤ ᱵᱷᱟᱥᱟ ᱫᱚ ᱤᱱᱴᱟᱨᱱᱮᱥᱱᱟᱞ ᱤᱭᱟᱹ ᱚᱞ ᱪᱤᱠᱤ ᱞᱤᱯᱤ ᱫᱚ ᱤᱱᱴᱟᱨᱱᱮᱥᱱᱟᱞ ᱢᱤᱫᱴᱮᱱ ᱨᱟᱥᱴᱨᱚ ᱨᱟᱥᱴᱨᱤᱭᱚ ᱡᱟᱹᱛᱤ ᱯᱩᱧᱡᱚ ᱢᱤᱫᱴᱮᱱ ᱱᱚᱣᱟ ᱧᱟᱢ ᱠᱟᱫᱟᱭ ᱥᱤᱠᱨᱤᱛᱤ ᱟᱨ ᱱᱚᱣᱟ ᱥᱟᱱᱛᱟᱲᱤ ᱵᱷᱟᱥᱟ ᱫᱚ ᱮᱴᱟᱜ ᱮᱴᱟᱜ ᱥᱴᱮᱴ ᱠᱷᱚᱱ ᱫᱚ ᱟᱵᱚ ᱯᱚᱥᱪᱤᱢ ᱵᱚᱝᱜᱚ ᱥᱴᱮᱴ ᱫᱚ ᱞᱟᱹᱭ ᱫᱟᱲᱮᱭᱟᱜ ᱤᱧ ᱠᱚᱲᱟᱢ ᱨᱮ ᱡᱚᱴᱮᱫ ᱠᱟᱛᱮᱧ ᱞᱟᱹᱭ ᱫᱟᱲᱮᱭᱟᱜᱼᱟ ᱡᱮ ᱟᱵᱚ ᱱᱚᱣᱟ ᱯᱚᱥᱪᱤᱢ ᱵᱚᱝᱜᱚ ᱥᱴᱮᱴ ᱫᱚ ᱮᱢᱚᱱ ᱢᱤᱫᱴᱮᱱ ᱥᱴᱮᱴ ᱠᱟᱱᱟ ᱡᱟᱦᱟᱸ ᱫᱚ ᱮᱴᱟᱜ ᱮᱴᱟᱜ ᱥᱴᱮᱴ ᱠᱷᱚᱱ ᱟᱹᱰᱤ ᱞᱟᱦᱟ ᱜᱮᱭᱟ ᱟᱹᱰᱤ ᱞᱟᱦᱟ ᱜᱮᱭᱟ ᱤᱧ ᱜᱚᱨᱚᱵᱽ ᱠᱟᱛᱮᱧ ᱞᱟᱹᱭ ᱫᱟᱲᱮᱭᱟᱜᱼᱟ ᱱᱚᱣᱟ ᱥᱴᱮᱴ ᱨᱮ ᱟᱵᱚᱣᱟᱜ ᱥᱟᱱᱛᱟᱲᱤ ᱵᱷᱟᱥᱟ ᱫᱤᱛᱤᱭᱚ ᱨᱟᱡᱽ ᱵᱷᱟᱥᱟ ᱦᱤᱥᱟᱹᱵ ᱛᱮ ᱥᱤᱠᱨᱤᱛᱤ ᱧᱟᱢ ᱠᱟᱫᱟᱭ ᱡᱟᱦᱟᱸ ᱫᱚ ᱮᱴᱟᱜ ᱮᱴᱟᱜ ᱥᱴᱮᱴ ᱨᱮ ᱚᱠᱟ ᱴᱷᱮᱱ ᱦᱚᱸ ᱵᱟᱹᱵᱤᱱ ᱩᱫᱩᱜ ᱫᱟᱲᱮᱭᱟᱜᱼᱟ ᱮᱠᱢᱟᱛᱨᱚ ᱱᱚᱣᱟ ᱯᱚᱥᱪᱤᱢ ᱵᱚᱝᱜᱚ ᱨᱮ ᱫᱤᱛᱤᱭᱚ ᱵᱷᱟᱥᱟ ᱞᱮᱠᱟᱛᱮ ᱟᱹᱵᱤᱱ ᱵᱤᱱ ᱥᱮᱞᱮᱫ ᱫᱟᱲᱮᱭᱟᱜᱼᱟ ᱫᱤᱛᱤᱭᱚ ᱵᱷᱟᱥᱟ ᱦᱤᱥᱟᱹᱵ ᱛᱮ ᱥᱮᱞᱮᱫ ᱦᱮᱱᱟᱜᱼᱟ ᱟᱨ ᱱᱚᱣᱟ ᱵᱷᱟᱥᱟ ᱛᱮ ᱟᱹᱵᱤᱱ ᱫᱚᱨᱠᱟᱥᱛᱚ ᱵᱤᱱ ᱚᱞ ᱫᱟᱲᱮᱭᱟᱜᱼᱟ ᱯᱚᱧᱪᱟᱭᱮᱛ ᱠᱚᱨᱮ ᱠᱟᱹᱢᱤ ᱦᱚᱸ ᱠᱟᱡᱽ ᱠᱚᱵᱤᱱ ᱟᱹᱵᱤᱱᱟᱜ ᱫᱟᱹᱵᱤ ᱥᱟᱠᱟᱢ ᱵᱤᱱ ᱥᱮᱴᱮᱨ ᱫᱟᱲᱮᱭᱟᱜᱼᱟ ᱱᱚᱣᱟ ᱥᱟᱱᱛᱟᱲᱤ ᱟᱲᱟᱝ ᱛᱮ ᱚᱠᱚᱭ ᱦᱚᱸ ᱵᱟᱠᱚ ᱢᱟᱱᱟ ᱵᱟᱨᱚᱱ ᱫᱟᱲᱮ ᱟᱹᱵᱤᱱᱟ ᱚᱠᱚᱭ ᱦᱚᱸ ᱵᱟᱝ ᱟᱹᱵᱤᱱ ᱟᱹᱵᱤᱱᱟᱜ ᱟᱲᱟᱝ ᱛᱮ ᱟᱹᱵᱤᱱᱟᱜ ᱪᱤᱠᱤ ᱛᱮ ᱟᱹᱵᱤᱱ ᱥᱚᱨᱠᱟᱨᱤ ᱵᱷᱚᱵᱚᱱ ᱠᱚᱨᱮ ᱫᱚᱨᱠᱟᱥᱛᱚ ᱵᱤᱱ ᱮᱢ ᱫᱟᱲᱮᱭᱟᱜᱼᱟ ᱱᱩᱱ ᱢᱟᱨᱟᱝ ᱠᱟᱹᱢᱤ ᱱᱩᱱ ᱢᱟᱨᱟᱝ ᱡᱤᱱᱤᱥ ᱮ ᱮᱢ ᱠᱟᱜ ᱵᱚᱱᱟ ᱟᱵᱚ ᱥᱚᱨᱠᱟᱨ ᱮᱠᱷᱚᱱᱚ ᱮᱢ ᱨᱮᱜᱮ ᱦᱮᱱᱟᱭᱟ ᱮᱢ ᱞᱟᱜᱟᱣ ᱨᱮᱜᱮ ᱦᱮᱱᱟᱭᱟ ᱢᱮᱱᱠᱷᱟᱱ ᱟᱵᱚ ᱢᱟᱹᱱᱢᱤ ᱵᱟᱵᱚᱱ ᱴᱷᱤᱠᱟ ᱥᱚᱨᱠᱟᱨ ᱪᱤᱠᱟᱹ ᱵᱷᱟᱵ ᱛᱮᱵᱚᱱ ᱨᱮᱰᱮᱡᱮᱭᱟ ᱚᱱᱟᱜᱮ ᱵᱟᱵᱚᱱ ᱴᱷᱤᱠᱟ ᱥᱚᱨᱠᱟᱨ ᱩᱱᱤ ᱵᱚᱱ ᱨᱮᱰᱮᱫ ᱨᱮᱵᱚᱱ ᱡᱩᱫᱤ ᱵᱚᱱ ᱛᱟᱦᱮᱱ ᱢᱟ ᱛᱚᱵᱮᱱᱟ ᱟᱵᱚ ᱟᱹᱭᱫᱟᱹᱨ ᱵᱚᱱ ᱧᱟᱢᱟ ᱢᱮᱱᱠᱷᱟᱱ ᱚᱱᱠᱟ ᱠᱟᱛᱮ ᱫᱚ ᱵᱟᱝ ᱦᱩᱭᱩᱜᱼᱟ ᱛᱟᱦᱚᱞᱮ ᱜᱩᱨᱩ ᱜᱚᱢᱠᱮ ᱟᱵᱚ ᱪᱮᱛᱟᱱ ᱨᱮ ᱢᱟᱹᱱᱢᱤ ᱪᱮᱛᱟᱱ ᱨᱮ ᱫᱟᱭᱟ ᱫᱩᱞᱟᱹᱲ ᱟᱹᱰᱤ ᱟᱹᱰᱤ ᱜᱮ ᱦᱮᱱᱟᱜ ᱛᱟᱭᱟ ᱟᱹᱰᱤ ᱜᱮ ᱛᱟᱦᱮᱸ ᱞᱮᱱ ᱛᱟᱭᱟ ᱢᱮᱱᱠᱷᱟᱱ ᱜᱩᱨᱩ ᱜᱚᱢᱠᱮᱭᱟᱜ ᱠᱩᱠᱢᱩ ᱟᱹᱣᱨᱤ ᱮᱠᱷᱚᱱᱚ ᱥᱟᱠᱥᱮᱥᱚᱜᱼᱟ ᱟᱵᱚ ᱩᱱᱤᱭᱟᱜ ᱠᱩᱠᱢᱩ ᱥᱟᱠᱥᱮᱥ ᱞᱟᱜᱟᱣ ᱵᱚᱱᱟ ᱪᱮᱫᱟᱜ ᱥᱮ ᱟᱡ ᱪᱤᱠᱤ ᱮᱠᱷᱚᱱᱚ ᱟᱵᱚ ᱱᱚᱣᱟ ᱫᱤᱥᱚᱢ ᱨᱮ ᱩᱱᱚᱛᱨᱤᱥᱴᱤ ᱨᱟᱡᱽᱡᱚ ᱦᱮᱱᱟᱜᱼᱟ ᱩᱱᱚᱛᱨᱤᱥᱴᱤ ᱨᱟᱡᱽᱡᱚ ᱨᱮ ᱮᱠᱷᱚᱱ ᱵᱟᱝ ᱯᱟᱥᱱᱟᱣ ᱠᱟᱱᱟ ᱪᱤᱠᱤ ᱪᱮᱫᱟᱜ ᱵᱟᱝ ᱯᱟᱥᱱᱟᱣ ᱞᱮᱱᱟ ᱯᱚᱸᱪᱟᱛᱛᱳᱨ ᱪᱷᱤᱭᱟᱛᱛᱳᱨ ᱵᱚᱪᱷᱚᱨ ᱦᱩᱭᱱᱟ ᱪᱮᱫᱟᱜ ᱵᱟᱝ ᱯᱟᱥᱱᱟᱣ ᱞᱮᱱᱟ ᱱᱩᱱᱟᱹᱜ ᱜᱟᱱ ᱯᱚᱛᱚᱵ ᱱᱩᱱᱟᱹᱜ ᱜᱟᱱ ᱡᱟᱹᱛᱤᱭᱟᱹᱨᱤ ᱮᱵᱷᱮᱱ ᱡᱚᱱᱮ ᱡᱟᱹᱛᱤ ᱥᱟᱶᱛᱟ ᱮᱵᱷᱮᱱ ᱡᱚᱱᱮ ᱱᱩᱱᱟᱹᱜ ᱜᱟᱱ ᱯᱚᱛᱚᱵᱮ ᱠᱚᱨᱟᱣ ᱠᱟᱫᱟᱭ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱟᱢ ᱦᱚᱸᱢ ᱟᱫᱚᱜᱼᱟ ᱱᱩᱱᱟᱹᱜ ᱜᱟᱱ ᱱᱩᱱᱟᱹᱜ ᱜᱟᱱ ᱵᱳᱭ ᱡᱟᱹᱛᱤ ᱫᱷᱚᱨᱚᱢ ᱴᱚᱞᱢᱚᱞ ᱜᱩᱡᱩᱜ ᱞᱮᱠᱟ ᱧᱮᱞᱚᱜ ᱠᱟᱱᱟ ᱪᱤᱛᱟᱹ ᱪᱤᱠᱟᱹ ᱛᱮᱫᱚ ᱡᱤᱣᱤ ᱡᱟᱹᱛᱤ ᱵᱚᱱ ᱵᱮᱨᱮᱫᱟ ᱡᱟᱹᱛᱤ ᱵᱚᱱ ᱵᱮᱨᱮᱫᱟ ᱫᱷᱚᱨᱚᱢ ᱵᱚᱱ ᱫᱚᱦᱚᱭᱟ ᱚᱱᱟ ᱛᱮᱜᱮ ᱡᱤᱣᱤ ᱡᱟᱹᱛᱤ ᱵᱚᱱ ᱵᱮᱨᱮᱫᱟ ᱛᱟᱦᱚᱞᱮ ᱱᱩᱱᱟᱹᱜ ᱜᱟᱱ ᱱᱩᱱᱟᱹᱜ ᱜᱟᱱ ᱚᱞ ᱢᱮᱱᱠᱷᱟᱱ ᱠᱟᱹᱢᱤ ᱨᱮ ᱵᱟᱝ ᱞᱟᱜᱟᱜ ᱠᱟᱱᱟ ᱪᱮᱫᱟᱜ ᱵᱟᱝ ᱞᱟᱜᱟᱜ ᱠᱟᱱᱟ ᱩᱱᱛᱨᱤᱥᱴᱤ ᱨᱟᱡᱽᱡᱚ ᱪᱮᱫᱟᱜ ᱵᱟᱝ ᱪᱟᱹᱞᱩᱜ ᱠᱟᱱᱟ ᱪᱤᱠᱤ ᱪᱮᱫᱟᱜ ᱵᱟᱵᱚᱱ ᱯᱟᱥᱱᱟᱣ ᱫᱟᱲᱮᱭᱟᱜ ᱠᱟᱱᱟ ᱱᱚᱣᱟ ᱫᱚ ᱫᱟᱹᱭ ᱫᱚ ᱟᱵᱚ ᱠᱟᱱᱟ ᱵᱚᱱ ᱱᱚᱣᱟ ᱯᱚᱸᱪᱤᱥ ᱥᱮᱨᱢᱟ ᱦᱩᱭᱩᱜ ᱠᱟᱱᱟ ᱯᱚᱸᱪᱤᱥ ᱥᱟᱞᱮ ᱞᱮᱵᱮᱫ ᱞᱟᱹᱜᱤᱫᱚᱜ ᱠᱟᱱᱟ ᱢᱤᱫ ᱥᱚ ᱥᱟᱭ ᱥᱮᱨᱢᱟ ᱥᱮᱴᱮᱨᱚᱜᱼᱟ ᱢᱮᱱᱠᱷᱟᱱ ᱪᱤᱠᱤ ᱨᱮᱱᱟᱜ ᱮᱠᱷᱚᱱᱳ ᱦᱮᱞᱫᱳᱞ ᱵᱟᱹᱱᱩᱜᱼᱟ ᱢᱮᱱᱠᱷᱟᱱ ᱯᱚᱥᱪᱤᱢ ᱵᱚᱝᱜᱚ ᱨᱟᱡᱽ ᱨᱮ ᱮᱢᱚᱱ ᱢᱤᱫᱴᱮᱱ ᱨᱟᱡᱽ ᱡᱟᱦᱟᱸ ᱫᱚ ᱛᱤᱠᱤᱱᱟᱜ ᱦᱮᱞ ᱫᱚᱞ ᱮᱠᱫᱚᱢ ᱜᱚᱴᱟᱭ ᱟᱸᱫᱳᱲ ᱠᱟᱫᱟ ᱢᱟᱱᱮ ᱛᱮᱭᱤᱥᱴᱤ ᱡᱮᱞᱟ ᱮᱠᱫᱚᱢ ᱦᱚᱞᱪᱚᱞ ᱪᱟᱵᱟ ᱟᱠᱟᱱᱟ ᱥᱚᱨᱠᱟᱨᱤ ᱱᱤᱭᱳᱜᱽ ᱠᱷᱚᱱ ᱟᱨᱟᱢᱵᱷᱚ ᱠᱟᱛᱮ ᱡᱷᱚᱛᱚ ᱠᱤᱪᱷᱩ ᱦᱩᱭᱩᱜ ᱠᱟᱱᱟ ᱢᱮᱱᱠᱷᱟᱱ ᱟᱵᱚ ᱥᱚᱨᱠᱟᱨ ᱜᱚᱲᱚ ᱨᱮ ᱛᱟᱦᱮᱱ ᱦᱩᱭᱩᱜ ᱛᱟᱵᱚᱱᱟ ᱥᱚᱨᱠᱟᱨ ᱨᱮᱰᱮᱫ ᱨᱮᱜᱮ ᱛᱟᱦᱮᱱ ᱦᱩᱭᱩᱜ ᱛᱟᱵᱚᱱᱟ ᱛᱚᱵᱮᱱᱟ ᱟᱵᱚᱣᱟᱜ ᱟᱱᱫᱳᱞᱚᱱ ᱡᱚᱛᱷᱟᱛ ᱟᱨ ᱜᱚᱛᱤ ᱫᱷᱟᱨᱟ ᱨᱮ ᱪᱟᱞᱟᱜ ᱛᱟᱵᱚᱱᱟ ᱢᱮᱱᱠᱷᱟᱱ ᱟᱵᱚ ᱡᱩᱫᱤ ᱪᱩᱯᱪᱟᱯ ᱵᱚᱱ ᱛᱟᱦᱮᱱ ᱢᱟ ᱥᱚᱨᱠᱟᱨ ᱫᱚ ᱮᱢᱱᱤ ᱛᱮᱫᱚ ᱵᱟᱭ ᱮᱢᱟ ᱵᱚᱱᱟᱭ ᱱᱚᱣᱟ ᱡᱮ ᱵᱷᱟᱥᱟ ᱵᱚᱱ ᱧᱟᱢ ᱠᱟᱫᱟ ᱮᱢᱱᱤ ᱛᱮᱫᱚ ᱵᱟᱭ ᱮᱢ ᱠᱟᱫ ᱵᱚᱱᱟ ᱟᱹᱰᱤ ᱢᱟᱨᱟᱝ ᱟᱹᱰᱤ ᱟᱹᱰᱤ ᱥᱚᱝᱜᱚᱴᱷᱚᱱ ᱠᱚᱣᱟᱜ ᱚᱵᱚᱫᱟᱱ ᱢᱮᱱᱟᱜᱼᱟ ᱵᱤᱥᱮᱥ ᱠᱚᱨᱮ ᱡᱩᱫᱤ ᱵᱚᱱ ᱧᱮᱞ ᱢᱟ ᱥᱟᱞᱠᱷᱟᱱ ᱢᱩᱨᱢᱩ ᱢᱤᱥᱴᱟᱨ ᱥᱟᱞᱠᱷᱟᱱ ᱢᱩᱨᱢᱩᱣᱟᱜ ᱟᱹᱭᱩᱨ ᱛᱮ ᱱᱚᱣᱟ ᱫᱚ ᱵᱷᱟᱥᱟ ᱫᱚ ᱟᱸᱜᱚᱪ ᱠᱟᱱᱟ ᱱᱚᱣᱟ ᱫᱚ ᱯᱨᱚᱢᱟᱱ ᱠᱟᱱᱟ ᱚᱱᱟ ᱫᱚ ᱵᱟᱰᱟᱭ ᱨᱮᱱᱟᱜ ᱫᱚ ᱯᱨᱚᱢᱟᱱ ᱦᱚᱪᱚ ᱨᱮᱱᱟᱜ ᱫᱚ ᱟᱨ ᱫᱚ ᱞᱟᱹᱠᱛᱤ ᱵᱟᱹᱱᱩᱜᱼᱟ ᱛᱟᱦᱚᱞᱮ ᱟᱵᱚ ᱠᱤᱪᱷᱩ ᱠᱤᱪᱷᱩ ᱡᱟᱦᱟᱸᱭ ᱠᱨᱮᱰᱤᱴ ᱧᱟᱢ ᱫᱚᱨᱠᱟᱨ ᱚᱱᱠᱟᱱ ᱦᱚᱲ ᱫᱚ ᱠᱨᱮᱰᱤᱴ ᱵᱚᱱ ᱮᱢᱟ ᱠᱚᱢᱟ ᱤᱧᱟᱹᱜ ᱱᱮᱦᱚᱨ ᱫᱚ ᱴᱷᱤᱠ ᱜᱮᱭᱟ ᱟᱨ ᱱᱚᱜᱼᱚᱭ ᱡᱮ ᱥᱚᱢᱟᱡᱽ ᱡᱟᱹᱛᱤ ᱫᱷᱚᱨᱚᱢ ᱞᱟᱦᱟ ᱞᱟᱲᱟᱣᱱᱟ ᱨᱮ ᱥᱟᱞᱠᱷᱟᱱ ᱢᱤᱥᱴᱟᱨ ᱥᱟᱞᱠᱷᱟᱱ ᱢᱩᱨᱢᱩ ᱯᱟᱹᱨᱥᱤ ᱡᱤᱛᱠᱟᱹᱨᱤᱭᱟᱹ ᱥᱟᱞᱠᱷᱟᱱ ᱢᱩᱨᱢᱩ ᱡᱮᱵᱷᱟᱵᱮ ᱠᱟᱹᱢᱤ ᱮᱦᱚᱵ ᱠᱟᱫᱟᱭ ᱡᱮᱵᱷᱟᱵᱮ ᱠᱟᱹᱢᱤ ᱠᱟᱱᱟᱭ ᱤᱧ ᱫᱩᱧ ᱞᱟᱹᱭᱟ ᱱᱚᱝᱠᱟ ᱵᱷᱟᱵᱛᱮ ᱡᱩᱫᱤ ᱵᱚᱱ ᱠᱟᱹᱢᱤᱭ ᱢᱟ ᱟᱨᱦᱚᱸ ᱥᱟᱞᱮ ᱠᱤ ᱥᱟᱞᱮ ᱟᱨᱦᱚᱸ ᱢᱟᱱᱮ ᱞᱟᱛᱟᱨ ᱠᱷᱚᱱ ᱪᱮᱛᱟᱱ ᱫᱷᱟᱨᱮ ᱫᱷᱟᱹᱨᱤᱡ ᱵᱚᱱ ᱛᱟᱲᱟᱢ ᱨᱟᱠᱟᱵ ᱫᱟᱲᱮᱭᱟᱜᱼᱟ ᱟᱫᱚ ᱡᱟᱹᱥᱛᱤ ᱫᱚ ᱵᱟᱝ ᱨᱚᱲ ᱠᱟᱛᱮᱫ ᱱᱚᱣᱟ ᱠᱚ ᱨᱚᱲ ᱠᱟᱛᱮᱫ ᱜᱮ ᱟᱵᱚ ᱤᱧᱟᱹᱜ ᱠᱟᱛᱷᱟ ᱱᱚᱰᱮ ᱜᱮᱧ ᱢᱩᱪᱟᱹᱫ ᱠᱮᱫᱟ ᱡᱚᱦᱟᱨ